ᱦᱮᱸ ᱛᱮᱦᱮᱧ ᱫᱚ ᱦᱚᱜᱼᱚᱭ ᱯᱩᱨᱟᱹᱭ ᱟᱲᱟᱜ ᱯᱩᱨᱟᱹᱭ ᱟᱲᱟᱜ ᱱᱟᱹᱲᱤ ᱠᱟᱱᱟ ᱦᱚᱜᱼᱚᱭ ᱱᱚᱝᱠᱟ ᱟᱫᱚ ᱱᱚᱣᱟ ᱯᱩᱨᱟᱹᱭ ᱟᱲᱟᱜ ᱫᱚ ᱡᱟᱱᱟᱢ ᱞᱮᱱᱟ ᱮᱴᱟᱜ ᱨᱮ ᱟᱫᱚ ᱴᱚᱵ ᱨᱮᱜᱤᱧ ᱨᱚᱦᱚᱭ ᱟᱠᱟᱫᱟ ᱦᱟᱥᱟ ᱴᱚᱵ ᱟᱹᱰᱤ ᱢᱟᱨᱟᱝ ᱫᱚ ᱵᱟᱝ ᱱᱤᱝᱠᱟ ᱱᱤᱱᱟᱹᱜ ᱤᱥᱩᱞ ᱟᱫᱚ ᱚᱱᱟᱜᱮ ᱦᱚᱜᱼᱚᱭ ᱟᱹᱰᱤ ᱢᱚᱡᱽ ᱞᱟᱠᱷ ᱞᱟᱠᱷᱟᱣ ᱦᱚᱜᱼᱚᱭ ᱱᱟᱹᱲᱤᱜ ᱠᱟᱱ ᱛᱤᱧᱟᱹ ᱟᱫᱚ ᱛᱮᱦᱮᱧ ᱫᱚ ᱩᱛᱩᱭᱟᱞᱮ ᱟᱫᱚ ᱩᱛᱩᱭ ᱞᱟᱹᱜᱤᱫ ᱢᱤᱫᱴᱟᱝ ᱱᱟᱹᱲᱤᱧ ᱜᱮᱫ ᱤᱫᱤᱭᱮᱫᱟ ᱟᱭᱢᱟ ᱜᱮ ᱱᱟᱹᱲᱤ ᱠᱟᱱᱟ ᱦᱚᱜᱼᱚᱭ ᱦᱚᱜᱼᱚᱭ ᱦᱚᱜᱼᱚᱭ ᱟᱫᱚ ᱟᱹᱰᱤ ᱞᱟᱹᱴᱩ ᱞᱟᱹᱴᱩ ᱱᱟᱹᱲᱤ ᱠᱟᱱᱟ ᱡᱤᱞᱤᱧ ᱡᱤᱞᱤᱧ ᱟᱨ ᱟᱹᱰᱤ ᱢᱚᱴᱟ ᱜᱮᱫᱟ ᱚᱱᱟᱴᱟᱜ ᱞᱤᱧ ᱜᱮᱫ ᱠᱮᱫᱟ ᱟᱨ ᱛᱟᱦᱮᱸᱭᱮᱱᱟ ᱥᱟᱨᱮᱡ ᱚᱱᱟ ᱫᱚ ᱦᱟᱸᱜ ᱟᱨᱦᱚᱸ ᱞᱟᱹᱴᱩ ᱧᱚᱜ ᱞᱮᱱ ᱜᱮ ᱱᱚᱜᱼᱚᱭ ᱯᱮ ᱧᱮᱞᱮ ᱱᱚᱣᱟ ᱦᱟᱹᱠᱩ ᱵᱚᱦᱚᱜ ᱥᱟᱶ ᱛᱮᱜᱮ ᱱᱚᱣᱟ ᱫᱚ ᱨᱩᱭ ᱦᱟᱹᱠᱩ ᱵᱚᱦᱚᱜ ᱠᱟᱱᱟ ᱱᱚᱣᱟ ᱥᱟᱶ ᱛᱮᱜᱮ ᱦᱚᱜᱼᱚᱭ ᱱᱚᱣᱟ ᱮᱱᱟᱱᱚᱜ ᱞᱤᱧ ᱜᱮᱫ ᱠᱮᱫ ᱥᱟᱹᱲᱤᱢ ᱪᱮᱛᱟᱱ ᱨᱮ ᱴᱚᱯ ᱨᱮᱱᱟᱜ ᱯᱩᱨᱟᱹᱭ ᱦᱚᱜᱼᱚᱭ ᱜᱮᱫ ᱠᱤᱫᱟᱹᱧ ᱜᱮᱫ ᱥᱚᱢᱚᱭ ᱵᱟᱹᱧ ᱧᱮᱞ ᱦᱚᱪᱚ ᱞᱮᱫ ᱯᱮᱭᱟ ᱟᱫᱚ ᱦᱚᱜᱼᱚᱭ ᱱᱚᱣᱟ ᱯᱩᱨᱟᱹᱭ ᱠᱮᱯᱥᱤᱠᱟᱢ ᱜᱟᱡᱚᱨ ᱵᱮᱸᱜᱟᱲ ᱠᱚᱸᱰᱷᱟ ᱟᱨ ᱦᱚᱜᱼᱚᱭ ᱯᱚᱴᱚᱞ ᱟᱨ ᱥᱟᱹᱨᱩ ᱦᱚᱸ ᱦᱚᱜᱼᱚᱭ ᱥᱟᱹᱨᱩ ᱚᱱᱟ ᱫᱟ ᱥᱟᱹᱨᱩ ᱠᱟᱹᱴᱤᱡ ᱠᱟᱹᱴᱤᱡᱟᱜ ᱚᱱᱟ ᱵᱟᱹᱭ ᱥᱟᱹᱨᱩ ᱠᱚ ᱢᱮᱛᱟᱜ ᱥᱮ ᱫᱟ ᱥᱟᱹᱨᱩ ᱚᱱᱟ ᱚᱱᱟ ᱠᱚ ᱛᱮ ᱱᱚᱣᱟ ᱦᱟᱹᱠᱩ ᱵᱚᱦᱚᱜ ᱫᱚᱧ ᱩᱛᱩᱭᱟ ᱟᱨ ᱚᱱᱟ ᱩᱛᱩ ᱨᱮᱫᱚ ᱱᱚᱜᱼᱚ ᱱᱚᱣᱟ ᱠᱚᱧ ᱞᱟᱜᱟᱣᱟ ᱤᱱᱟᱹᱜ ᱜᱟᱱ ᱟᱫᱷᱮ ᱱᱚᱜᱼᱚᱭ ᱯᱩᱱᱭᱟ ᱵᱮᱨᱮᱞ ᱢᱟᱹᱨᱤᱪ ᱟᱨ ᱤᱱᱟᱹᱜ ᱜᱟᱱ ᱨᱟᱹᱥᱩᱱ ᱟᱨ ᱦᱮᱸᱜᱼᱮ ᱱᱤᱭᱟᱹ ᱯᱮᱸᱭᱟᱡᱽ ᱯᱮᱸᱭᱟᱡᱽ ᱫᱚ ᱡᱩᱫᱤ ᱵᱟᱨᱭᱟ ᱜᱟᱱ ᱤᱧ ᱜᱮᱫ ᱟᱠᱟᱫᱟ ᱛᱷᱚᱲᱟ ᱫᱚᱧ ᱨᱤᱫᱟ ᱦᱟᱸᱜ ᱛᱷᱚᱲᱟ ᱫᱚ ᱜᱚᱴᱟ ᱛᱮᱜᱮ ᱦᱟᱸᱜ ᱤᱧ ᱨᱩᱱ ᱥᱚᱢᱚᱭ ᱯᱚᱨᱦᱟ ᱥᱚᱢᱚᱭ ᱦᱟᱸᱜ ᱞᱟᱦᱟ ᱨᱮᱧ ᱞᱟᱜᱟᱣᱟ ᱟᱯᱮ ᱡᱚᱛᱚ ᱠᱚᱜᱮ ᱥᱟᱹᱜᱩᱱ ᱡᱚᱦᱟᱨ ᱟᱨ ᱥᱟᱶᱛᱮ ᱤᱧᱟᱹᱜ ᱪᱮᱱᱮᱞ ᱨᱮ ᱥᱟᱹᱜᱩᱱ ᱫᱟᱨᱟᱢ ᱱᱚᱣᱟ ᱧᱮᱞ ᱧᱟᱢᱚᱜ ᱠᱟᱱ ᱱᱚᱣᱟ ᱫᱚ ᱯᱩᱨᱟᱹᱭ ᱟᱲᱟᱜ ᱠᱚ ᱢᱮᱛᱟᱜᱼᱟ ᱟᱫᱚ ᱱᱚᱣᱟᱭ ᱜᱮᱫ ᱴᱷᱤᱠ ᱠᱟᱫᱟ ᱟᱫᱚ ᱱᱚᱣᱟᱛᱮ ᱪᱮᱫ ᱞᱮᱠᱟᱛᱮ ᱪᱮᱫ ᱞᱮᱠᱟ ᱠᱟᱛᱮ ᱩᱛᱩᱭᱟ ᱚᱱᱟ ᱞᱟᱦᱟ ᱥᱮᱫ ᱵᱚᱱ ᱧᱮᱞ ᱧᱚᱜᱟ ᱱᱚᱣᱟ ᱥᱟᱶᱛᱮ ᱟᱨᱦᱚᱸ ᱠᱚᱸᱰᱷᱟ ᱵᱮᱸᱜᱟᱲ ᱟᱨᱦᱚᱸ ᱪᱮᱫ ᱪᱮᱫ ᱠᱚᱪᱚ ᱢᱮᱱᱟᱜ ᱜᱮᱭᱟ ᱱᱟᱦᱟᱜ ᱯᱟᱥᱮᱡ ᱞᱮᱴᱚᱭᱟ ᱦᱟᱹᱠᱩ ᱵᱚᱦᱚᱜ ᱟᱫᱚ ᱚᱱᱟ ᱥᱚᱵᱡᱤ ᱥᱟᱶᱛᱮᱧ ᱩᱛᱩᱭᱟ ᱛᱮᱦᱮᱧ ᱫᱚ ᱯᱩᱨᱟᱹᱭ ᱠᱚ ᱚᱱᱮ ᱠᱚᱧ ᱩᱫᱩᱜ ᱟᱫ ᱯᱮ ᱚᱱᱮ ᱚᱱᱟ ᱥᱟᱶᱛᱮ ᱩᱫᱩᱭ ᱞᱟᱹᱜᱤᱫ ᱟᱫᱚ ᱦᱚᱸᱜᱼᱚᱭ ᱵᱩᱞᱩᱝ ᱟᱨ ᱥᱟᱥᱟᱝ ᱛᱮᱧ ᱢᱟᱠᱷᱟᱣ ᱠᱮᱫᱟ ᱟᱨ ᱥᱩᱱᱩᱢᱤᱧ ᱫᱩᱞ ᱠᱮᱫᱟ ᱠᱚᱨᱦᱟᱭ ᱞᱟᱹᱜᱤᱫ ᱮᱱᱮ ᱤᱱᱟᱹᱜ ᱜᱟᱱ ᱥᱩᱱᱩᱢ ᱳᱭ ᱵᱟᱨ ᱪᱟᱢᱚᱪ ᱠᱷᱚᱡ ᱛᱷᱚᱲᱟ ᱰᱷᱮᱨᱚᱜᱼᱟ ᱟᱫᱚ ᱚᱱᱟ ᱵᱚᱦᱚᱜ ᱫᱚ ᱱᱤᱛᱚᱜ ᱫᱚ ᱱᱚᱜᱼᱚᱭ ᱠᱚᱲᱦᱟ ᱠᱟᱜ ᱠᱟᱱᱟ ᱪᱮᱫ ᱠᱚ ᱛᱟᱦᱮᱱᱟ ᱱᱚᱣᱟ ᱫᱚ ᱯᱩᱨᱟᱹᱭ ᱟᱨ ᱦᱟᱹᱠᱩ ᱵᱚᱦᱚᱜ ᱦᱟᱹᱠᱩ ᱩᱛᱩ ᱫᱚ ᱵᱟᱝ ᱦᱟᱹᱠᱩ ᱵᱚᱦᱚᱜ ᱥᱟᱶ ᱡᱟᱦᱟᱸᱧ ᱩᱛᱩᱭᱟ ᱚᱱᱟ ᱨᱮ ᱞᱟᱹᱜᱤᱫ ᱱᱚᱣᱟ ᱢᱚᱥᱞᱟ ᱫᱚᱧ ᱨᱤᱫ ᱮᱫᱟ ᱚᱱᱟ ᱦᱟᱹᱠᱩ ᱵᱚᱦᱚᱜ ᱠᱚᱨᱦᱟ ᱥᱩᱱᱩᱢ ᱨᱮᱜᱮ

ᱦᱮᱸ ᱱᱚᱣᱟ ᱵᱮᱸᱜᱟᱲ ᱫᱚ ᱠᱚᱨᱦᱟ ᱧᱚᱜ ᱠᱤᱫᱟᱹᱧ ᱳᱭ ᱫᱩ ᱢᱤᱱᱤᱴ ᱜᱟᱱ ᱟᱫᱚ ᱱᱤᱛᱚᱜ ᱫᱚᱧ ᱩᱰᱩᱝ ᱮᱫᱟ ᱤᱱᱟᱹ ᱠᱟᱛᱮᱫ ᱯᱚᱴᱚᱞ ᱛᱷᱚᱲᱟᱧ ᱠᱚᱨᱦᱟ ᱧᱚᱜᱟ

ᱞᱩᱭᱦᱟᱹ ᱨᱮᱜᱮ ᱛᱷᱚᱲᱟ ᱜᱟᱱ ᱥᱩᱱᱩᱢ ᱥᱟᱨᱮᱡ ᱟᱠᱟᱱᱟ ᱛᱟᱦᱞᱮ ᱱᱤᱛᱚᱜ ᱫᱚ ᱩᱛᱩᱭ ᱞᱟᱹᱜᱤᱫ ᱥᱩᱱᱩᱢᱤᱧ ᱫᱩᱞ ᱮᱫᱟ ᱟᱫᱚ ᱚᱱᱟᱨᱮ ᱱᱚᱜᱼᱚᱭ ᱳᱭ ᱢᱤᱫᱴᱟᱝ ᱛᱮᱡᱽ ᱯᱟᱛᱟ ᱠᱩᱴᱨᱟᱹ ᱠᱟᱛᱮ ᱟᱨ ᱢᱤᱫᱴᱟᱝ ᱨᱚᱦᱚᱲ ᱢᱟᱹᱨᱤᱪ

ᱟᱨ ᱛᱷᱚᱲᱟ ᱜᱟᱱ ᱢᱤᱫ ᱜᱟᱱ ᱥᱟᱥᱟᱝ ᱠᱚᱨᱦᱟᱭᱮᱱᱟ ᱟᱫᱚ ᱱᱚᱜᱼᱚᱭ ᱮᱱᱟᱱ ᱤᱧ ᱜᱮᱫ ᱞᱮᱫ ᱚᱨᱫᱷᱮᱠ ᱤᱧ ᱨᱤᱫ ᱞᱮᱫᱟ ᱟᱨ ᱚᱨᱫᱷᱮᱠ ᱤᱧ ᱫᱚᱦᱚ ᱞᱮᱫᱟ ᱚᱱᱟ ᱯᱮᱸᱭᱟᱡᱽ ᱤᱧ ᱞᱟᱜᱟᱣ ᱮᱫᱟ ᱚᱱᱟ ᱯᱮᱸᱭᱟᱡᱽ ᱥᱟᱶᱛᱮ ᱱᱚᱣᱟ ᱥᱟᱹᱨᱩ ᱫᱚ ᱢᱤᱫ ᱢᱤᱱᱤᱴ ᱜᱟᱱᱤᱧ ᱠᱚᱨᱦᱟ ᱠᱮᱫᱟ ᱟᱫᱚ ᱱᱤᱛᱚᱜ ᱫᱚ ᱱᱚᱜᱼᱚᱭ ᱨᱤᱫ ᱟᱠᱟᱫ ᱤᱧ ᱟᱫᱷᱮ ᱨᱟᱹᱥᱩᱱ ᱯᱮᱸᱭᱟᱡᱽ ᱟᱨ ᱚᱱᱟ ᱯᱮᱸᱭᱟ ᱢᱟᱹᱨᱤᱪ

ᱟᱨ ᱢᱤᱫ ᱜᱟᱱ ᱡᱤᱨᱟᱹ ᱜᱩᱰᱟᱹ ᱢᱚᱥᱞᱟ ᱠᱚ ᱚᱱᱟ ᱥᱟᱹᱨᱩ ᱥᱟᱶᱛᱮ ᱨᱩᱱ ᱦᱩᱭᱮᱱ ᱛᱤᱧᱟᱹ ᱟᱫᱚ ᱦᱚᱸᱜᱼᱚᱭ ᱥᱟᱥᱟᱝ ᱤᱧ ᱞᱟᱜᱟᱣ ᱨᱩᱱ ᱧᱚᱜ ᱠᱮᱫᱟ ᱟᱫᱚ ᱱᱤᱛᱚᱜ ᱫᱚ ᱦᱚᱸᱜᱼᱚᱭ ᱡᱚᱛᱚ ᱱᱚᱜᱼᱚᱭ ᱜᱟᱡᱚᱨ ᱠᱚ

ᱢᱟᱱᱮ ᱤᱥᱤᱱ ᱦᱮᱡ ᱟᱠᱟᱱᱟ ᱵᱟᱝ ᱤᱥᱤᱱ ᱩᱛᱟᱹᱨ ᱟᱠᱟᱱᱟ ᱟᱨ ᱱᱤᱛᱚᱜ ᱫᱚᱧ ᱨᱩᱱ ᱧᱚᱜᱟ ᱟᱨ ᱱᱤᱛᱚᱜ ᱫᱚ ᱚᱱᱟ ᱯᱚᱴᱚᱞ ᱮᱱᱟᱱ ᱤᱧ ᱠᱚᱨᱦᱟ ᱧᱚᱜ ᱞᱮᱫ ᱞᱟᱦᱟᱨᱮ ᱚᱱᱟ ᱯᱚᱴᱚᱞ ᱟᱨ ᱱᱚᱣᱟ ᱵᱮᱸᱜᱟᱲᱤᱧ ᱞᱟᱜᱟᱣᱟᱜ ᱠᱟᱱᱟ ᱯᱚᱴᱚᱞ ᱫᱚ ᱯᱨᱟᱦᱟ ᱧᱚᱜ ᱠᱤᱫᱟᱹᱧ ᱵᱟᱹᱧ ᱦᱚᱭᱚ ᱞᱮᱫᱟ ᱛᱷᱚᱨ ᱠᱷᱟᱹᱞᱤᱧ ᱦᱩᱥᱤᱫ ᱠᱮᱫᱟ ᱟᱫᱚ ᱚᱱᱟᱛᱮᱧ ᱠᱚᱲᱦᱟ ᱧᱚᱜ ᱠᱮᱫᱟ ᱛᱷᱚᱲᱟ ᱟᱨ ᱵᱮᱸᱜᱟᱲ ᱫᱚ ᱞᱟᱦᱟ ᱨᱮᱧ ᱠᱷᱟᱫᱽᱞᱤ ᱞᱮᱠᱷᱟᱡ ᱫᱚ ᱟᱹᱰᱤ ᱟᱸᱴ ᱞᱮ ᱠᱚᱜᱼᱟ ᱟᱫᱚ ᱱᱤᱛᱚᱜ ᱤᱧ ᱠᱷᱟᱫᱽᱞᱤ ᱠᱮᱫᱟ ᱟᱨ ᱱᱚᱜᱼᱚᱭ ᱨᱩᱱ ᱵᱟᱲᱟ ᱠᱟᱛᱮ ᱛᱷᱚᱲᱟ ᱜᱟᱱᱤᱧ ᱫᱟᱜ ᱟᱜᱼᱟ ᱦᱟᱸᱜ ᱟᱫᱚ ᱦᱟᱹᱠᱩ ᱵᱚᱦᱚᱜ ᱤᱧ ᱞᱟᱜᱟᱣᱟᱜᱼᱟ ᱦᱮᱸ ᱟᱫᱚ ᱚᱱᱟ ᱯᱚᱴᱚᱞ ᱵᱷᱟᱡᱟ ᱯᱚᱴᱚᱞ ᱟᱨ ᱤᱭᱟᱹ ᱠᱚᱨᱦᱟ ᱯᱚᱴᱚᱞ ᱟᱨ ᱚᱱᱮ ᱠᱚᱨᱦᱟ ᱧᱚᱜ ᱵᱮᱸᱜᱟᱲ ᱚᱱᱟ ᱞᱟᱜᱟᱣ ᱠᱟᱛᱮ ᱤᱱᱟᱹ ᱛᱟᱭᱚᱢ ᱫᱚ ᱱᱚᱜᱼᱚᱭ ᱦᱟᱹᱠᱩ ᱵᱚᱦᱚᱜ ᱤᱧ ᱞᱟᱜᱟᱣ ᱟᱫᱟ ᱱᱚᱜᱼᱚᱭ ᱟᱫᱚ ᱱᱚᱣᱟ ᱦᱟᱹᱠᱩ ᱵᱚᱦᱚᱜ ᱫᱚᱧ ᱜᱮᱡᱮᱨ ᱧᱚᱜᱟ ᱛᱷᱚᱲᱟ ᱱᱚᱣᱟ ᱤᱭᱟᱹ ᱛᱮᱜᱮ ᱪᱷᱩᱞᱱᱤ ᱛᱮᱜᱮ ᱚᱱᱠᱟ ᱠᱩᱴᱨᱟᱹ ᱧᱚᱜᱟ ᱟᱨ ᱱᱚᱣᱟ ᱥᱟᱶᱛᱮ ᱨᱩᱱ ᱧᱚᱜᱟ ᱨᱩᱱ ᱨᱩᱱ ᱦᱩᱭᱱᱟ ᱟᱫᱚ ᱦᱚᱸᱜᱼᱚᱭ ᱫᱟᱜ ᱟᱜ ᱠᱟᱱᱟ ᱦᱟᱹᱠᱩ ᱵᱚᱦᱚᱜ ᱥᱟᱶᱛᱮ ᱥᱚᱵᱽᱡᱤ ᱩᱛᱩ ᱥᱟᱹᱛ ᱮᱱ ᱛᱟᱹᱞᱤᱧᱟ ᱥᱚᱵᱽᱡᱤ ᱫᱚ ᱟᱭᱢᱟ ᱞᱮᱠᱟᱱ ᱥᱚᱵᱽᱡᱤ ᱛᱟᱦᱮᱸ ᱠᱟᱱᱟ ᱟᱫᱚ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫ ᱫᱟ ᱛᱮᱦᱮᱧᱟᱜ ᱵᱷᱤᱰᱤᱭᱳ ᱧᱮᱞ ᱠᱟᱛᱮ ᱢᱚᱡᱽ ᱯᱮ ᱟᱹᱭᱠᱟᱹᱣ ᱠᱮᱫ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱥᱟᱶᱛᱮ ᱥᱟᱵᱥᱠᱨᱟᱭᱤᱵ ᱛᱟᱵᱚᱱ ᱯᱮ ᱢᱟ ᱛᱚᱵᱮ ᱡᱚᱦᱟᱨ